ᱥᱟᱱᱟᱢ ᱠᱚ ᱡᱚᱦᱟᱨ ᱜᱮ ᱟᱨ ᱛᱤᱧᱟᱹᱜ ᱱᱟᱣᱟ ᱵᱞᱚᱜ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱟᱨ ᱛᱤᱧᱟᱹᱜ ᱢᱚᱥᱚᱢ ᱯᱮ ᱧᱮᱞ ᱫᱟᱲᱮᱭᱟᱜ ᱠᱟᱱ ᱜᱮᱭᱟ ᱱᱚᱜᱼᱚᱭ ᱨᱤᱢᱤᱞ ᱵᱟᱲᱟᱣ ᱠᱟᱫᱟ ᱫᱟᱜ ᱵᱟᱲᱟ ᱠᱮᱫᱟ ᱥᱮᱛᱟᱜ ᱥᱮᱛᱟᱜ ᱟᱨ ᱱᱤᱛ ᱫᱚ ᱱᱚᱜᱼᱚᱭ ᱫᱟᱠᱟ ᱩᱛᱩ ᱥᱟᱹᱛ ᱠᱟᱛᱮ ᱵᱟᱨᱦᱮ ᱥᱮᱫ ᱤᱧ ᱩᱰᱩᱠ ᱠᱟᱱᱟ ᱟᱨ ᱱᱚᱛᱮ ᱯᱮ ᱧᱮᱞᱮᱫ ᱜᱮᱭᱟ ᱱᱚᱛᱮ ᱱᱚᱜᱼᱚᱭ ᱠᱟᱭᱨᱟ ᱵᱟᱜᱟᱱ ᱠᱚ ᱟᱨ ᱱᱚᱣᱟ ᱱᱟᱠᱷᱟ ᱱᱚᱜᱼᱚᱭ ᱟᱨ ᱱᱚᱜᱼᱚᱭ ᱯᱮ ᱧᱮᱞᱮᱫ ᱜᱮᱭᱟ ᱱᱚᱣᱟ ᱫᱚ ᱪᱮᱨᱟ ᱫᱷᱤᱨᱤ ᱠᱟᱱᱟ ᱱᱚᱣᱟ ᱛᱮᱫᱚ ᱵᱤᱞᱰᱤᱝ ᱚᱲᱟᱜ ᱠᱚ ᱵᱮᱱᱟᱣᱟ ᱟᱨ ᱦᱟᱸᱰᱮ ᱱᱟᱰᱮ ᱢᱤᱫᱴᱮᱡ ᱚᱲᱟᱜ ᱠᱚ ᱵᱮᱱᱟᱣᱫᱟ ᱦᱟᱱᱮ ᱱᱚᱸᱰᱮ ᱯᱮ ᱧᱮᱞᱮᱫ ᱜᱮᱭᱟ ᱟᱨ ᱱᱚᱛᱮ ᱫᱚ ᱱᱚᱜᱼᱚᱭ ᱠᱟᱡᱩ ᱫᱟᱨᱮ ᱠᱚ ᱢᱮᱱᱟᱜᱼᱟ ᱮᱠᱮᱱ ᱦᱟᱱᱮ ᱯᱮ ᱧᱮᱞᱮᱫ ᱜᱮᱭᱟ ᱮᱠᱮᱱ ᱠᱟᱡᱩ ᱠᱟᱱᱟ ᱟᱨ ᱱᱚᱣᱟ ᱱᱟᱠᱷᱟ ᱦᱚᱸ ᱠᱟᱭᱨᱟ ᱵᱟᱜᱟᱱ ᱜᱮ ᱱᱚᱜᱼᱚᱭ ᱠᱟᱭᱨᱟ ᱜᱩᱣᱟᱹ ᱟᱨ ᱱᱤᱛ ᱫᱚᱧ ᱫᱟᱹᱛᱟᱹᱱᱤᱜᱼᱟ ᱱᱚᱜᱼᱚᱭ ᱠᱩᱫ ᱫᱟᱹᱛᱟᱹᱱᱤᱧ ᱯᱮᱴᱮᱡ ᱞᱟᱹᱜᱤᱫ ᱱᱚᱜᱼᱚᱭ ᱯᱮ ᱧᱮᱞᱮᱫ ᱜᱮᱭᱟ ᱱᱚᱣᱟ ᱫᱚ ᱠᱩᱫ ᱫᱟᱨᱮ ᱠᱟᱱᱟ ᱟᱨ ᱫᱟᱹᱛᱟᱹᱱᱤᱧ ᱯᱮᱴᱮᱡᱟᱧ ᱫᱟᱹᱛᱟᱹᱱᱤ ᱥᱟᱯᱟᱜᱼᱟ ᱱᱟᱥᱛᱟ ᱵᱟᱲᱟ ᱠᱟᱛᱮᱫ ᱠᱟᱹᱢᱤ ᱪᱟᱞᱟᱣ ᱦᱩᱭᱩᱜᱼᱟ ᱟᱨᱦᱚᱸ ᱫᱟᱹᱛᱟᱹᱱᱤ ᱯᱮᱴᱮᱡ ᱦᱩᱭᱱᱟ ᱱᱚᱜᱼᱚᱭ ᱟᱨ ᱱᱤᱛᱚᱜ ᱫᱟᱹᱛᱟᱹᱱᱤ ᱦᱩᱭᱩᱜᱼᱟ ᱟᱨ ᱱᱚᱜᱼᱚᱭ ᱱᱤᱛᱚᱜ ᱫᱟᱹᱛᱟᱹᱱᱤ ᱦᱩᱭᱩᱜ ᱠᱟᱱᱟ ᱟᱨ ᱱᱚᱜᱼᱚᱭ ᱱᱚᱸᱰᱮ ᱢᱤᱫᱴᱮᱡ ᱩᱞ ᱫᱟᱨᱮ ᱦᱟᱱᱮ ᱡᱚ ᱠᱟᱱᱟ ᱪᱮᱫ ᱞᱮᱠᱟ ᱧᱮᱞᱮᱫ ᱜᱮᱭᱟ ᱯᱮ ᱠᱟᱹᱴᱤᱡ ᱢᱟᱪᱷᱟ ᱫᱟᱨᱮ ᱠᱟᱱᱟ ᱡᱚ ᱠᱟᱱᱟ ᱴᱤᱵᱷᱤ ᱵᱟᱲᱟ ᱟᱠᱟᱫᱟᱞᱮ ᱡᱚ ᱞᱤᱣᱮᱫ ᱞᱮ ᱱᱚᱣᱟ ᱠᱚ ᱰᱟᱹᱨ ᱫᱚ ᱡᱚ ᱢᱮᱱᱟᱜ ᱜᱮᱭᱟ ᱱᱤᱛ ᱦᱚᱸ ᱧᱮᱞ ᱫᱟᱲᱮᱭᱟᱜ ᱠᱟᱱ ᱜᱮᱭᱟ ᱯᱟᱱᱮ ᱦᱟᱱᱛᱮ ᱪᱚᱴ ᱥᱮᱫ ᱦᱚᱸ ᱚᱱᱟ ᱠᱚᱨᱮ ᱛᱚ ᱱᱤᱛ ᱫᱟᱹᱛᱟᱹᱱᱤ ᱦᱩᱭ ᱞᱮᱱ ᱜᱮ ᱚᱸᱰᱮ ᱵᱮᱸᱜᱟᱲ ᱛᱟᱞᱮ ᱱᱚᱜᱼᱚᱭ ᱡᱚᱜ ᱥᱟᱹᱨᱫᱤ ᱠᱟᱱᱟ ᱵᱟᱨᱭᱟᱜ ᱜᱮᱭᱟ ᱫᱟᱨᱮ ᱫᱚ ᱟᱹᱰᱤ ᱠᱟᱡᱟᱠ ᱡᱚᱜ ᱠᱟᱱᱟ ᱱᱚᱜᱼᱚ ᱱᱚᱝᱠᱟ ᱛᱮᱯᱮ ᱧᱮᱞᱮᱫ ᱜᱮᱭᱟ ᱯᱩᱨᱟᱹ ᱵᱷᱤᱛᱨᱤ ᱵᱷᱤᱛᱨᱤ ᱛᱮ ᱡᱚ ᱠᱟᱱᱟ ᱚᱱᱠᱟᱛᱮ ᱟᱹᱰᱤ ᱠᱟᱡᱟᱠ ᱡᱚ ᱞᱮᱱᱟ ᱞᱟᱦᱟᱛᱮ ᱟᱫᱚ ᱡᱚ ᱵᱷᱟᱜᱟᱣ ᱞᱮᱱᱟ ᱱᱤᱛᱚᱜ ᱟᱨᱦᱚᱸ ᱮᱦᱚᱵ ᱮᱱᱟ ᱡᱚ ᱟᱨ ᱱᱚᱜᱼᱚ ᱱᱚᱸᱰᱮ ᱫᱚ ᱠᱚᱞᱚᱢ ᱥᱟᱹᱯᱨᱤ ᱠᱟᱱᱟ ᱱᱚᱜᱼᱚᱭ ᱡᱚ ᱠᱟᱱᱟ ᱱᱚᱣᱟ ᱦᱚᱸ ᱠᱟᱹᱴᱤᱡ ᱠᱟᱹᱴᱤᱡ ᱱᱚᱣᱟ ᱫᱚ ᱨᱚᱦᱚᱭ ᱦᱩᱭᱩᱜᱼᱟ ᱦᱟᱸᱜ ᱱᱤᱛᱚᱜ ᱫᱟᱜ ᱥᱟᱹᱨᱫᱤ ᱢᱟᱪᱷᱟ ᱞᱟᱹᱜᱤᱫ ᱨᱚᱦᱚᱭ ᱦᱩᱭᱩᱜᱼᱟ ᱟᱨ ᱱᱤᱛᱚᱜ ᱫᱚ ᱱᱚᱜᱼᱚᱭ

ᱟᱨ ᱦᱚᱞᱟ ᱦᱟᱹᱠᱩ ᱞᱮ ᱜᱚᱡ ᱞᱮᱫ ᱠᱚᱣᱟ ᱱᱩᱠᱩ ᱵᱟᱞᱮ ᱪᱟᱵᱟ ᱞᱮᱫ ᱠᱚᱛᱮ ᱱᱩᱠᱩ ᱫᱚᱞᱮ ᱛᱟᱥᱮ ᱟᱠᱟᱫ ᱠᱚᱣᱟ ᱥᱟᱥᱟᱝ ᱞᱟᱜᱟᱣ ᱠᱟᱛᱮ ᱟᱫᱚᱢ ᱫᱚᱞᱮ ᱩᱛᱩ ᱠᱮᱫ ᱠᱚᱣᱟ ᱟᱹᱭᱩᱵ ᱥᱮᱫ ᱟᱭᱢᱟ ᱞᱮ ᱜᱚᱡ ᱞᱮᱫ ᱠᱚᱣᱟ ᱟᱨ ᱟᱹᱭᱩᱵ ᱦᱟᱹᱠᱩ ᱩᱛᱩ ᱱᱚᱜᱼᱚᱭ ᱚᱸᱰᱮ ᱟᱹᱭᱩᱵ ᱦᱟᱹᱠᱩ ᱩᱛᱩ ᱱᱚᱜᱼᱚᱭ ᱵᱷᱤᱰᱤᱭᱳ ᱠᱚᱞ ᱦᱚᱸᱭ ᱠᱚᱞ ᱞᱮᱫᱟ ᱱᱚᱣᱟ ᱫᱚ ᱦᱩᱭᱩᱜᱼᱟ ᱦᱟᱹᱠᱩ ᱩᱛᱩ ᱠᱟᱱᱟ ᱟᱨ ᱱᱤᱛᱟᱜ ᱫᱚ ᱱᱚᱜᱼᱚᱭ ᱵᱮᱸᱜᱟᱲ ᱟᱨ ᱟᱹᱞᱩᱧ ᱩᱛᱩ ᱠᱟᱫᱟ ᱟᱨ ᱫᱟᱠᱟ ᱫᱚ ᱱᱚᱜᱼᱚᱭ ᱱᱚᱰᱮ

ᱦᱟᱹᱱᱤ ᱟᱨ ᱫᱟᱜ ᱫᱟᱜ ᱜᱮ ᱵᱩᱡᱷᱟᱹᱜ ᱠᱟᱱᱟ ᱫᱟᱜ ᱦᱤᱡᱩᱜ ᱥᱮ ᱪᱤᱠᱟᱹᱜᱼᱟ ᱮᱱᱛᱮᱫ ᱫᱟᱜ ᱦᱮᱡ ᱞᱮᱱᱠᱷᱟᱱ ᱫᱚ ᱵᱟᱝ ᱠᱟᱹᱢᱤ ᱦᱩᱭᱩᱜᱼᱟ ᱟᱨ ᱵᱟᱝ ᱦᱤᱡᱩᱜ ᱠᱷᱟᱱ ᱫᱚ ᱠᱟᱹᱢᱤ ᱦᱩᱭᱩᱜ ᱜᱮᱭᱟ ᱯᱩᱨᱟᱹ ᱨᱤᱢᱤᱞ ᱠᱟᱫᱟ ᱢᱟᱱᱮ ᱚᱸᱰᱮ ᱜᱩᱣᱟᱹ ᱫᱟᱨᱮ ᱠᱟᱱᱟ ᱱᱚᱜᱼᱚᱭ ᱱᱚᱣᱟ ᱠᱚ ᱨᱚᱦᱚᱭ ᱞᱟᱹᱜᱤᱫ ᱱᱤᱛᱚᱜ ᱫᱚ ᱜᱷᱟᱰᱞᱟᱜᱽ ᱦᱩᱭᱩᱜᱼᱟ ᱚᱱᱠᱟᱛᱮ ᱵᱟᱜᱟᱱ ᱵᱷᱤᱛᱨᱤ ᱨᱮ ᱟᱨ ᱚᱸᱰᱮ ᱜᱮ ᱨᱚᱦᱚᱭ ᱦᱩᱭᱩᱜᱼᱟ ᱦᱟᱸᱜ ᱱᱤᱛᱚᱜ ᱚᱸᱰᱮ ᱜᱷᱟᱰᱞᱟᱜ ᱵᱟᱲᱟ ᱠᱟᱛᱮ ᱜᱮ ᱟᱨ ᱱᱚᱣᱟ ᱠᱚᱫᱚ ᱪᱤᱠᱩ ᱠᱟᱱᱟ ᱱᱚᱜᱼᱚᱭ ᱟᱨ ᱱᱚᱸᱰᱮ ᱫᱚ ᱠᱷᱟᱫᱽ ᱱᱚᱜᱼᱚᱭ ᱱᱚᱣᱟ ᱠᱚᱫᱚ ᱮᱠᱮᱱ ᱞᱟᱜᱟᱣ ᱦᱩᱭᱩᱜᱼᱟ ᱱᱤᱛᱚᱜ ᱫᱟᱜ ᱫᱤᱱ ᱥᱮᱴᱮᱨᱮᱱᱟ ᱟᱫᱚ ᱚᱱᱟ ᱵᱟᱜᱟᱱ ᱨᱮᱜᱮ ᱱᱟᱜ ᱪᱮᱫ ᱠᱚᱪᱚ ᱫᱟᱨᱮ ᱢᱮᱱᱟᱜᱼᱟ ᱚᱱᱟ ᱞᱟᱜᱟᱣ ᱦᱩᱭᱩᱜᱼᱟ ᱟᱨ ᱱᱚᱜᱼᱚᱭ ᱜᱟᱰᱟ ᱯᱮ ᱧᱮᱞᱮᱫ ᱜᱮᱭᱟ ᱱᱚᱛᱮ ᱱᱚᱣᱟ ᱜᱟᱰᱟ ᱨᱮᱜᱮ ᱩᱱᱠᱩ ᱦᱟᱹᱠᱩ ᱫᱚᱞᱮ ᱜᱚᱡ ᱞᱮᱫ ᱠᱚᱣᱟ ᱢᱟᱱᱮ ᱟᱨ ᱱᱤᱛᱚᱜ ᱱᱚᱜᱼᱚᱭ ᱱᱚᱰᱮ ᱫᱟᱜ ᱩᱰᱩᱠᱚᱜ ᱠᱟᱱᱟ ᱱᱚᱛᱮ ᱧᱮᱞᱮᱫ ᱜᱮᱭᱟ ᱱᱚᱣᱟ ᱫᱟᱜ ᱫᱚ ᱱᱚᱣᱟ ᱨᱤᱧ ᱯᱚᱪᱚᱨᱟᱜᱼᱟ ᱟᱨ ᱱᱚᱜᱼᱚᱭ ᱫᱟᱜ ᱤᱧ ᱯᱮᱪᱚᱨᱟᱜ ᱠᱟᱱᱟ ᱱᱚᱸᱰᱮ ᱟᱨ ᱱᱚᱜᱼᱚᱭ ᱛᱮ ᱵᱟᱜᱟᱱ ᱯᱮ ᱧᱮᱞᱮᱫ ᱜᱮᱭᱟ ᱱᱚᱜᱼᱚᱭ ᱟᱢᱨᱤᱛ ᱵᱟᱜᱟᱱ ᱠᱚ ᱱᱟᱹᱨᱤᱭᱟᱞ ᱵᱟᱜᱟᱱ ᱠᱚ ᱠᱟᱭᱨᱟ ᱵᱟᱜᱟᱱ ᱠᱚ ᱱᱚᱜᱼᱚ ᱱᱚᱝᱠᱟᱛᱮ ᱟᱨ ᱱᱚᱜᱼᱚᱭ ᱯᱮ ᱧᱮᱞᱮᱫ ᱜᱮᱭᱟ ᱱᱚᱜᱼᱚᱭ ᱜᱩᱞᱟᱹᱡ ᱛᱤᱱᱟᱹᱜ ᱢᱚᱡᱽ ᱵᱟᱦᱟᱣ ᱠᱟᱱᱟ ᱱᱚᱜᱼᱚᱭ ᱚᱸᱰᱮ ᱟᱨ ᱱᱚᱝᱠᱟ ᱛᱮᱢᱟ ᱮᱠᱮᱱ ᱠᱟᱭᱨᱟ ᱵᱟᱜᱟᱱ ᱠᱟᱱ ᱜᱮ ᱟᱨ ᱱᱚᱣᱟ ᱫᱚ ᱨᱳᱰ ᱦᱟᱱᱛᱮ ᱦᱟᱹᱵᱤᱡ ᱪᱟᱞᱟᱣ ᱠᱟᱱᱟ ᱥᱚᱲᱚᱠ ᱰᱟᱦᱟᱨ ᱡᱟᱛᱮ ᱠᱟᱭᱨᱟ ᱠᱚ ᱱᱚᱜᱼᱚᱭ ᱟᱨ ᱱᱚᱜᱼᱚᱸᱰᱮ ᱠᱟᱭᱨᱟ ᱯᱮ ᱧᱮᱞᱮᱫ ᱜᱮᱭᱟ ᱱᱚᱜᱼᱚᱭ ᱵᱤᱞᱤᱜ ᱮᱦᱚᱵ ᱠᱟᱱᱟ ᱱᱚᱜᱼᱚᱭ ᱪᱤᱱᱤ ᱠᱟᱭᱨᱟ ᱠᱟᱱᱟ ᱱᱚᱣᱟ ᱫᱚ ᱟᱨ ᱱᱚᱜᱼᱚᱭ ᱚᱸᱰᱮ ᱢᱤᱫᱴᱮᱡ ᱩᱞ ᱵᱤᱞᱤ ᱧᱩᱨᱦᱟᱹᱣ ᱠᱟᱱᱟ ᱱᱚᱜᱼᱚᱭ ᱜᱩᱲᱜᱩ ᱞᱮᱠᱟ ᱡᱚ ᱠᱟᱱᱟ ᱵᱤᱞᱤ ᱠᱟᱱᱟ ᱱᱚᱜᱼᱚᱭ ᱚᱱᱟ ᱫᱟᱨᱮ ᱨᱮᱭᱟᱜ ᱠᱟᱱᱟ ᱟᱨ ᱯᱷᱟᱭᱱᱟᱞᱤ ᱱᱚᱜᱼᱚᱭ ᱱᱤᱛᱚᱜ ᱵᱟᱜᱟᱱ ᱛᱮᱞᱤᱧ ᱥᱮᱴᱮᱨ ᱠᱟᱱᱟ ᱟᱨ ᱱᱚᱜᱼᱚᱭ ᱠᱟᱭᱨᱟ ᱠᱚᱯᱮ ᱧᱮᱞᱮᱫ ᱜᱮᱭᱟ ᱦᱟᱱᱮ ᱡᱚ ᱵᱟᱲᱟᱣ ᱠᱟᱱᱟ ᱱᱚᱝᱠᱟᱛᱮ ᱱᱚᱜᱼᱚ ᱱᱚᱝᱠᱟᱛᱮ ᱟᱨ ᱱᱚᱜᱼᱚᱭ ᱟᱨ ᱱᱚᱜᱼᱚᱭ ᱱᱚᱝᱠᱟ ᱞᱤᱧ ᱜᱟᱰᱞᱟᱜ ᱟᱠᱟᱫᱟ ᱱᱚᱰᱮ ᱚᱱᱟ ᱜᱩᱣᱟᱹ ᱞᱮ ᱨᱚᱦᱚᱭᱟ ᱱᱤᱛᱚᱜ ᱜᱩᱣᱟᱹ ᱫᱟᱨᱮ ᱠᱚ ᱞᱤᱪᱩ ᱫᱟᱨᱮ ᱠᱚ ᱦᱟᱱᱮ ᱚᱱᱟ ᱠᱚᱨᱮ ᱞᱤᱧ ᱜᱟᱰᱞᱟᱜ ᱟᱠᱟᱫᱟ ᱦᱟᱱᱮ ᱦᱟᱥᱟ ᱯᱮ ᱧᱮᱞᱮᱫ ᱜᱮᱭᱟ ᱦᱟᱱᱠᱟᱛᱮ ᱯᱩᱸᱡᱤ ᱜᱮᱭᱟ ᱦᱟᱱᱮ ᱦᱟᱱᱮ ᱦᱟᱱᱠᱟᱛᱮ ᱩᱱᱤ ᱢᱤᱫᱴᱮᱱ ᱵᱟᱭᱟᱨ ᱢᱮᱱᱟᱭ ᱛᱟᱹᱞᱤᱧᱟ ᱱᱩᱭ ᱦᱚᱸ ᱢᱳᱵᱟᱭᱤᱞ ᱨᱮᱜᱮ ᱵᱤᱡᱤ ᱜᱮᱭᱟ ᱱᱚᱜᱼᱚ ᱱᱚᱝᱠᱟᱛᱮ ᱟᱨ ᱱᱤᱛ ᱫᱚ ᱠᱟᱹᱢᱤ ᱞᱤᱧ ᱮᱦᱚᱵᱚᱜᱼᱟ ᱱᱤᱛᱚᱜ ᱱᱚᱝᱠᱟ ᱜᱮᱞᱤᱧ ᱞᱟ ᱵᱷᱩᱜᱟᱹᱜᱟ ᱫᱟᱨᱮ ᱨᱚᱦᱚᱭ ᱞᱟᱹᱜᱤᱫ ᱜᱩᱣᱟᱹ ᱫᱟᱨᱮ ᱞᱤᱪᱩ ᱫᱟᱨᱮ ᱟᱨ ᱪᱤᱠᱩ ᱫᱟᱨᱮ ᱠᱚ ᱠᱟᱭᱨᱟ ᱱᱤᱛᱚᱜ ᱞᱮ ᱢᱟᱜ ᱪᱟᱵᱟᱭᱮᱱᱟ ᱵᱟᱹᱭ ᱵᱟᱹᱭᱛᱮ ᱡᱚᱛᱚ ᱞᱮᱠᱟ ᱡᱚ ᱪᱟᱵᱟᱣ ᱟᱠᱟᱱᱟ ᱱᱚᱜᱼᱚ ᱱᱚᱝᱠᱟ ᱛᱚ ᱴᱷᱤᱠ ᱜᱮᱭᱟ ᱮᱦᱚᱵ ᱵᱟᱲᱟ ᱞᱮᱱᱜᱮ ᱠᱟᱹᱢᱤ ᱠᱚ ᱟᱨ ᱱᱚᱜᱼᱚᱸᱰᱮ ᱯᱮ ᱧᱮᱞ ᱧᱟᱢᱮᱫ ᱜᱮᱭᱟ ᱱᱚᱜᱼᱚᱭ ᱜᱩᱲ ᱟᱹᱸᱠ ᱚᱸᱰᱮ ᱟᱨ ᱯᱷᱟᱭᱱᱟᱞᱤ ᱱᱤᱭᱟᱹ ᱱᱤᱛᱚᱜ ᱠᱟᱹᱢᱤ ᱞᱮ ᱮᱦᱚᱵ ᱠᱟᱱᱟ ᱦᱟᱸᱰᱮ ᱵᱟᱜᱟᱱ ᱥᱮᱫ ᱨᱮ ᱟᱨ ᱱᱤᱛ ᱫᱚ ᱱᱚᱜᱼᱚᱭ ᱫᱟᱫᱟᱜ ᱠᱟᱱᱟ ᱟᱫᱚ ᱵᱟᱨᱥᱟ ᱛᱮ ᱤᱫᱤᱧ ᱦᱮᱡ ᱠᱟᱱᱟ ᱱᱚᱜᱼᱚᱭ ᱚᱱᱛᱮ ᱨᱮ ᱛᱟᱦᱮᱸ ᱠᱟᱱᱟ ᱨᱩᱢ ᱨᱮ ᱟᱨ ᱛᱮᱦᱮᱧ ᱫᱚ ᱢᱤᱫ ᱦᱚᱲᱮ ᱦᱮᱡ ᱠᱟᱱᱟ ᱵᱟᱨᱦᱮ ᱠᱷᱚᱡ ᱠᱟᱭᱨᱟ ᱨᱮ ᱢᱟᱫ ᱞᱮ ᱞᱟᱜᱟᱣᱟ ᱟᱞᱩ ᱵᱷᱤᱸᱫᱟᱹᱲᱚᱜ ᱞᱟᱹᱜᱤᱫ ᱢᱮᱥᱤᱱ ᱛᱮᱞᱮ ᱵᱷᱩᱜᱟᱹᱜ ᱮᱫᱟ

ᱟᱨ ᱦᱟᱱᱟ ᱱᱟᱠᱷᱟ ᱫᱚ ᱢᱮᱱᱟᱜᱼᱟ ᱱᱟᱨᱤᱭᱮᱞ ᱵᱟᱜᱟᱱ ᱟᱨ ᱛᱮᱡᱽ ᱯᱟᱸᱪ ᱫᱟᱨᱮ ᱚᱱᱟ ᱥᱟᱠᱟᱢ ᱦᱟᱱᱮ ᱧᱮᱞᱚᱜ ᱠᱟᱱ ᱦᱟᱹᱨᱭᱟᱹᱲ ᱜᱮ ᱦᱟᱱᱮ ᱦᱟᱱᱛᱮ ᱯᱷᱟᱭᱱᱮᱞᱤ ᱜᱟᱛᱮ ᱠᱚ ᱠᱟᱭᱨᱟ ᱵᱩᱴᱟᱹ ᱵᱷᱩᱜᱟᱹᱜ ᱵᱟᱲᱟ ᱥᱟᱹᱛ ᱠᱟᱛᱮᱫ ᱱᱤᱛᱚᱜ ᱢᱟᱫ ᱤᱧ ᱤᱫᱤ ᱜᱮ ᱱᱚᱜᱼᱚᱭ ᱱᱚᱣᱟ ᱢᱟᱫ ᱚᱸᱰᱮ ᱞᱟᱜᱟᱣ ᱟᱞᱮ ᱟᱨ ᱱᱚᱜᱼᱚ ᱱᱚᱣᱟ ᱱᱟᱠᱷᱟ ᱨᱮ ᱛᱷᱚᱲᱟ ᱜᱟᱱ ᱟᱨ ᱢᱮᱱᱟᱜ ᱜᱮᱭᱟ ᱦᱟᱸᱰᱮ ᱢᱟᱫ ᱚᱱᱟᱛᱮ ᱵᱟᱝ ᱵᱟᱝ ᱟᱱᱴᱟᱜᱼᱟ ᱚᱱᱟᱛᱮ ᱱᱚᱣᱟ ᱱᱤᱛᱚᱜ ᱤᱫᱤᱭᱟ ᱛᱚ ᱴᱷᱤᱠ ᱜᱮᱭᱟ ᱤᱫᱤ ᱠᱟᱜ ᱞᱟᱹᱜᱤᱫ ᱢᱟᱫ ᱟᱨ ᱜᱟᱛᱮ ᱠᱚ ᱢᱟᱫ ᱠᱚᱫᱚ ᱱᱚᱜᱼᱚ ᱱᱚᱝᱠᱟᱛᱮ ᱟᱹᱜᱩ ᱨᱮᱰᱤ ᱦᱩᱭᱮᱱ ᱛᱮ ᱱᱚᱜᱼᱚ ᱱᱚᱝᱠᱟ ᱞᱟᱜᱟᱣ ᱦᱩᱭᱩᱜ ᱠᱟᱱᱟ ᱱᱚᱜᱼᱚᱭ ᱯᱮ ᱧᱮᱞᱮᱫ ᱜᱮᱭᱟ ᱱᱚᱜᱼᱚ ᱱᱚᱝᱠᱟ ᱱᱚᱜᱼᱚᱭ ᱱᱚᱰᱮᱧ ᱵᱷᱩᱜᱟᱹᱜ ᱞᱮᱫᱟ ᱢᱮᱥᱤᱱ ᱛᱮ ᱟᱨ ᱱᱚᱜᱼᱚᱭ ᱱᱚᱰᱮ ᱞᱟᱜᱟᱣ ᱦᱩᱭᱱᱟ ᱱᱚᱣᱟ ᱨᱮ ᱱᱚᱜᱼᱚᱭ ᱢᱟᱫ ᱱᱚᱜᱼᱚᱭ ᱟᱨ ᱧᱮᱞᱮᱫ ᱜᱮᱭᱟ ᱯᱮ ᱱᱚᱜᱼᱚ ᱱᱚᱝᱠᱟ ᱟᱨ ᱱᱚᱣᱟ ᱠᱚ ᱡᱚᱛᱚ ᱚᱱᱠᱟ ᱜᱮ ᱞᱟᱜᱟᱣ ᱦᱩᱭᱱᱟ ᱛᱮᱱᱟᱜ ᱫᱚ ᱟᱨ ᱦᱟᱱᱛᱮ ᱵᱟᱞᱮ ᱯᱩᱨᱟᱹᱣ ᱠᱟᱫᱟ ᱦᱟᱱᱛᱮ ᱚᱱᱛᱮ ᱨᱮ ᱞᱟᱜᱟᱣ ᱯᱩᱨᱟᱹᱣᱟ ᱱᱤᱛᱚᱜ ᱫᱚ ᱱᱤᱭᱟᱹ ᱟᱥᱯᱟᱥ ᱨᱮᱭᱟᱜ ᱫᱚ ᱦᱩᱭᱱᱟ ᱡᱚᱛᱚ ᱛᱚ ᱴᱷᱤᱠ ᱜᱮᱭᱟ ᱞᱟᱜᱟᱣ ᱵᱟᱲᱟ ᱞᱮᱜᱮ ᱞᱮ

ᱛᱚ ᱞᱟᱹᱭ ᱛᱟᱞᱟᱝ ᱢᱮᱥᱮ ᱛᱮᱦᱮᱧᱟᱜ ᱠᱟᱹᱢᱤ ᱚᱠᱟ ᱞᱮᱠᱟᱢ ᱵᱩᱡᱷᱟᱹᱣ ᱠᱮᱫ ᱛᱟᱞᱟᱝᱟ ᱵᱟᱝ ᱥᱤᱛᱩᱝ ᱫᱟ ᱥᱤᱛᱩᱝ ᱦᱚᱸ ᱛᱮᱦᱮᱧᱟᱜ ᱠᱟᱹᱢᱤ ᱟᱹᱰᱤ ᱯᱟᱠᱟ ᱟᱹᱰᱤ ᱢᱚᱡᱽ ᱤᱧ ᱟᱹᱭᱠᱟᱹᱣ ᱠᱮᱫᱟ ᱪᱮᱫᱟᱜ ᱛᱮ ᱛᱮᱦᱮᱧ ᱵᱟᱝ ᱥᱤᱛᱩᱝ ᱠᱮᱫᱟ ᱟᱹᱰᱤ ᱨᱟᱹᱥᱠᱟᱹ ᱦᱚᱲᱢᱚ ᱨᱮᱦᱚᱸ ᱡᱤᱣᱤ ᱨᱮᱦᱚᱸ ᱟᱹᱰᱤ ᱢᱚᱡᱽ ᱟᱹᱭᱠᱟᱹᱣ ᱮᱱᱟ ᱡᱮᱢᱚᱱ ᱱᱚᱝᱠᱟ ᱜᱮ ᱵᱟᱝ ᱥᱤᱛᱩᱝ ᱚᱱᱟᱛᱮ ᱟᱹᱰᱤ ᱢᱚᱡᱽ ᱤᱧ ᱟᱹᱭᱠᱟᱹᱣ ᱮᱫᱟ ᱯᱷᱟᱭᱱᱮᱞ ᱜᱟᱛᱮ ᱠᱚ ᱱᱚᱜᱼᱚᱭ ᱱᱤᱛᱚᱜ ᱨᱩᱢᱤᱧ ᱥᱮᱴᱮᱨᱚᱜ ᱠᱟᱱᱟ ᱱᱟᱦᱟᱜ ᱟᱨ ᱱᱚᱛᱮ ᱯᱮ ᱧᱮᱞᱮᱫ ᱜᱮᱭᱟ ᱱᱚᱜᱼᱚᱭ ᱱᱚᱛᱮ ᱫᱚ ᱮᱠᱮᱱ ᱜᱩᱣᱟᱹ ᱵᱟᱜᱟᱱ ᱠᱟᱱᱟ ᱚᱱᱟᱛᱮ ᱦᱚᱸ ᱱᱚᱜᱼᱚᱭ ᱱᱚᱝᱠᱟᱛᱮ ᱜᱚᱴᱟ

ᱢᱟ ᱛᱚᱵᱮ ᱢᱩᱪᱟᱹᱫ ᱨᱮ ᱡᱚᱛᱚ ᱠᱚ ᱡᱚᱦᱟᱨ